ᱡᱚᱦᱟᱨ ᱜᱮ ᱥᱟᱱᱟᱢ ᱜᱟᱛᱮ ᱠᱚ ᱱᱚᱣᱟ ᱫᱤᱱ ᱨᱮᱦᱚᱸ ᱫᱟᱜ ᱮ ᱡᱟᱹᱲᱤᱜ ᱠᱷᱟᱹᱛᱤᱨ ᱛᱮ ᱟᱞᱮ ᱚᱲᱟᱜ ᱨᱮᱱᱟᱜ ᱡᱟᱦᱟᱸ ᱫᱟᱨᱮ ᱯᱟᱞᱟ ᱛᱟᱦᱮᱸ ᱠᱟᱱᱟ ᱚᱱᱟ ᱫᱟᱨᱮ ᱯᱟᱞᱟ ᱠᱷᱚᱱ ᱡᱟᱦᱟᱸ ᱡᱟᱦᱟᱸ ᱡᱤᱱᱤᱥ ᱧᱟᱢ ᱨᱮᱱᱟᱜ ᱛᱟᱦᱮᱸ ᱠᱟᱱᱟ ᱚᱱᱟ ᱠᱚᱫᱚ ᱵᱟᱞᱮ ᱧᱟᱢ ᱫᱟᱲᱮᱭᱟᱜ ᱠᱟᱱᱟ ᱟᱹᱰᱤ ᱫᱩᱠ ᱥᱟᱞᱟᱜ ᱤᱧ ᱵᱟᱲᱟᱭ ᱦᱚᱪᱚᱭᱮᱫ ᱯᱮᱭᱟ ᱱᱚᱣᱟ ᱵᱞᱚᱜ ᱵᱷᱤᱰᱤᱭᱳ ᱛᱟᱞᱟ ᱛᱮᱜᱮ ᱟᱞᱮ ᱫᱚ ᱢᱮᱱᱞᱤ ᱡᱟᱦᱟᱸ ᱱᱤᱭᱟᱹ ᱥᱚᱢᱚᱭ ᱥᱤᱛᱩᱝ ᱧᱮᱞ ᱠᱟᱛᱮ ᱞᱮ ᱨᱚᱦᱚᱲᱟ ᱢᱮᱱᱛᱮ ᱚᱱᱟ ᱡᱤᱱᱤᱥ ᱠᱚᱫᱚ ᱵᱟᱝ ᱦᱩᱭ ᱞᱮᱱᱟ ᱛᱚᱵᱮ ᱛᱟᱦᱮᱱ ᱛᱟᱵᱚᱱ ᱯᱮ ᱟᱵᱚᱣᱟᱜ ᱱᱚᱣᱟ ᱵᱞᱚᱜ ᱵᱷᱤᱰᱤᱭᱳ ᱨᱮ ᱠᱚᱜᱮ ᱱᱚᱣᱟ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱱᱚᱣᱟ ᱵᱞᱚᱜ ᱵᱷᱤᱰᱤᱭᱳ ᱨᱮ ᱢᱤᱫᱴᱟᱝ ᱡᱤᱱᱤᱥ ᱤᱧ ᱞᱟᱹᱭ ᱟᱵᱚᱱ ᱠᱟᱱᱟ ᱫᱟᱜ ᱮ ᱡᱟᱹᱲᱤ ᱠᱮᱫ ᱡᱚᱠᱷᱚᱱ ᱟᱞᱮ ᱫᱚ ᱥᱟᱯᱲᱟᱣ ᱵᱟᱞᱮ ᱛᱟᱦᱮᱸ ᱠᱟᱱᱟ ᱚᱱᱟᱛᱮ ᱟᱞᱮᱭᱟᱜ ᱚᱲᱟᱜ ᱨᱮᱱᱟᱜ ᱫᱷᱟᱨᱮ ᱯᱟᱥ ᱨᱮ ᱵᱟᱲᱜᱮ ᱵᱷᱤᱛᱤᱨ ᱨᱮ ᱡᱟᱦᱟᱸ ᱵᱟᱦᱟ ᱠᱚ ᱛᱟᱦᱮᱸ ᱠᱟᱱᱟ ᱡᱟᱦᱟᱸ ᱫᱟᱨᱮ ᱠᱚ ᱛᱟᱦᱮᱸ ᱠᱟᱱᱟ ᱚᱱᱟ ᱢᱩᱫᱽ ᱨᱮ ᱠᱟᱜᱚᱡᱽ ᱵᱟᱦᱟ ᱱᱚᱣᱟ ᱠᱟᱜᱚᱡᱽ ᱵᱟᱦᱟ ᱫᱚ ᱡᱚᱠᱷᱚᱱ ᱡᱟᱦᱟᱸ ᱥᱮᱱ ᱠᱷᱚᱱᱮᱢ ᱦᱮᱡ ᱜᱚᱫᱚᱜᱼᱟ ᱢᱮᱫ ᱨᱮ ᱞᱟᱜᱟᱣ ᱜᱚᱫᱚᱜᱼᱟ ᱟᱨ ᱢᱮᱫ ᱨᱮ ᱞᱟᱜᱟᱣ ᱥᱚᱸᱜᱮ ᱛᱮᱜᱮ ᱢᱚᱱᱮ ᱨᱮ ᱟᱹᱰᱤ ᱨᱟᱹᱥᱠᱟᱹ ᱡᱟᱱᱟᱢᱚᱜᱼᱟ ᱟᱨᱦᱚᱸ ᱡᱷᱟᱹᱱᱴᱤ ᱨᱮᱜᱮ ᱛᱟᱦᱮᱸ ᱠᱟᱱᱟ ᱵᱩᱡᱽ ᱫᱟᱨᱮ ᱵᱩᱡᱽ ᱫᱟᱨᱮ ᱯᱮ ᱧᱮᱞ ᱟᱠᱟᱫ ᱜᱮᱭᱟ ᱯᱟᱥᱮᱫ ᱱᱚᱣᱟ ᱫᱚ ᱦᱩᱭᱩᱜ ᱠᱟᱱᱟ ᱵᱩᱡᱽ ᱫᱟᱨᱮ ᱛᱚ ᱱᱚᱣᱟ ᱡᱚᱠᱷᱚᱱ ᱡᱚᱜᱼᱟ ᱚᱱᱟ ᱵᱩᱡᱽ ᱫᱟᱨᱮ ᱨᱮᱱᱟᱜ ᱡᱟᱦᱟᱸ ᱡᱚ ᱛᱟᱦᱮᱱᱟ ᱚᱱᱟ ᱡᱚ ᱠᱷᱚᱱ ᱜᱮ ᱪᱤᱴ ᱵᱮᱱᱟᱣ ᱦᱩᱭᱩᱜ ᱠᱟᱱ ᱛᱟᱦᱮᱸᱫ ᱪᱤᱴ ᱢᱟᱱᱮ ᱡᱮᱠᱳᱱᱳ ᱠᱟᱜᱚᱡᱽ ᱥᱮ ᱡᱟᱦᱟᱱᱟᱜ ᱡᱤᱱᱤᱥ ᱪᱮᱫ ᱦᱩᱭᱩᱜᱼᱟ ᱚᱱᱟ ᱪᱮᱫ ᱫᱚ ᱱᱚᱣᱟ ᱵᱩᱡᱽ ᱫᱟᱲᱮ ᱠᱷᱚᱱ ᱜᱮ ᱦᱩᱭᱩᱜᱼᱟ ᱫᱟᱜ ᱡᱟᱹᱲᱤ ᱛᱮ ᱱᱚᱣᱟ ᱥᱟᱠᱟᱢ ᱠᱚ ᱟᱨᱦᱚᱸ ᱦᱟᱹᱨᱭᱟᱹᱲ ᱜᱮ ᱧᱮᱞᱚᱜ ᱠᱟᱱᱟ ᱧᱮᱞᱮᱫᱟᱵᱚᱱ ᱟᱨ ᱢᱤᱫᱴᱮᱱ ᱡᱤᱱᱤᱥ ᱱᱚᱣᱟ ᱦᱩᱭᱩᱜ ᱠᱟᱱᱟ ᱡᱟᱦᱟᱸ ᱛᱤᱥ ᱡᱟᱦᱟᱸ ᱠᱚᱨᱮ ᱡᱟᱦᱟᱸ ᱡᱟᱭᱜᱟ ᱨᱮᱯᱮ ᱧᱮᱞ ᱟᱠᱟᱫᱼᱟ ᱥᱮ ᱵᱟᱝᱟ ᱡᱩᱫᱤ ᱵᱟᱯᱮ ᱧᱮᱞ ᱟᱠᱟᱫ ᱠᱷᱟᱱᱤᱧ ᱢᱮᱛᱟ ᱵᱚᱱ ᱠᱟᱱᱟ ᱱᱚᱣᱟ ᱦᱩᱭᱩᱜ ᱠᱟᱱᱟ ᱛᱟᱯᱤᱭᱚᱠᱟ ᱫᱚᱠᱠᱷᱤᱱ ᱵᱷᱟᱨᱚᱛ ᱨᱮᱱᱟᱜ ᱱᱚᱣᱟ ᱫᱚ ᱦᱟᱥᱟ ᱨᱮ ᱦᱩᱭᱩᱜᱼᱟ ᱦᱟᱥᱟ ᱵᱷᱤᱛᱤᱨ ᱨᱮ ᱟᱞᱩ ᱦᱩᱭᱩᱜᱼᱟ ᱱᱚᱣᱟ ᱨᱮᱱᱟᱜ ᱧᱩᱛᱩᱢ ᱦᱩᱭᱩᱜ ᱠᱟᱱᱟ ᱛᱟᱯᱤᱭᱚᱠᱟ ᱱᱚᱣᱟ ᱫᱚ ᱟᱞᱩ ᱞᱮᱠᱟ ᱛᱤᱠᱤ ᱠᱟᱛᱮ ᱱᱚᱣᱟ ᱫᱚᱠᱚ ᱡᱚᱢᱟ ᱱᱚᱣᱟ ᱟᱞᱩ ᱥᱟᱞᱟᱜ ᱫᱚ ᱟᱢ ᱫᱚ ᱡᱟᱦᱟᱱᱟᱜ ᱜᱮᱢ ᱡᱚᱢ ᱫᱟᱲᱮᱭᱟᱜᱼᱟ ᱡᱤᱞᱮᱢ ᱡᱚᱢ ᱫᱟᱲᱮᱭᱟᱜᱼᱟ, ᱫᱟᱹᱞᱮᱢ ᱡᱚᱢ ᱫᱟᱲᱮᱭᱟᱜᱼᱟ, ᱪᱟᱹᱴᱱᱤᱢ ᱡᱚᱢ ᱫᱟᱲᱮᱭᱟᱜᱼᱟ, ᱡᱟᱦᱟᱸ ᱥᱟᱞᱟᱜ ᱜᱮ ᱱᱚᱣᱟ ᱟᱞᱩ ᱫᱚ ᱠᱚ ᱡᱚᱢᱟ᱾ ᱛᱚ ᱱᱚᱣᱟ ᱫᱚ ᱱᱟᱥᱛᱟ ᱥᱚᱢᱚᱭ ᱥᱮᱛᱟᱜ ᱵᱟ ᱛᱟᱨᱟᱥᱤᱧ ᱱᱟᱥᱛᱟ ᱥᱚᱢᱚᱭ ᱱᱚᱣᱟ ᱫᱚ ᱠᱚ ᱡᱚᱢᱟ᱾ ᱟᱨ ᱱᱤᱭᱟᱹ ᱛᱟᱭᱚᱢ ᱦᱩᱭᱩᱜ ᱠᱟᱱᱟ ᱟᱨ ᱱᱚᱣᱟ ᱟᱞᱮᱭᱟᱜ ᱵᱟᱲᱜᱮ ᱨᱮᱜᱮ ᱛᱟᱦᱮᱸ ᱠᱟᱱᱟ ᱩᱞ ᱫᱟᱨᱮ, ᱩᱞ ᱫᱟᱨᱮ ᱥᱟᱶᱛᱮ ᱢᱮᱱᱟᱜᱼᱟ ᱠᱟᱱᱴᱷᱟᱲ ᱫᱟᱨᱮ, ᱠᱟᱱᱴᱷᱟᱲ ᱫᱟᱨᱮ ᱠᱚᱦᱚᱸ ᱮᱸ ᱱᱟᱥᱮᱱᱟᱜ ᱡᱚ ᱠᱟᱱᱟ ᱛᱚᱵᱮ ᱵᱮᱥᱤ ᱵᱟᱝᱟ ᱛᱚᱵᱮ ᱟᱞᱮᱭᱟᱜ ᱩᱞ ᱫᱟᱨᱮ ᱡᱟᱦᱟᱸ ᱢᱮᱱᱟᱜᱼᱟ ᱱᱚᱣᱟ ᱫᱷᱟᱨᱮ ᱯᱟᱥᱮᱨᱮ ᱡᱷᱚᱛᱚ ᱩᱞ ᱫᱟᱨᱮ ᱨᱮᱜᱮ ᱠᱤᱱᱛᱩ ᱵᱟᱦᱟ ᱟᱠᱟᱱᱟ ᱛᱚ ᱵᱟᱦᱟ ᱞᱮᱱᱠᱷᱟᱱ ᱪᱤᱠᱟᱹ ᱦᱩᱭᱩᱜᱼᱟ ᱱᱚᱣᱟ ᱫᱟᱜ ᱡᱟᱹᱲᱤ ᱛᱮ ᱚᱠᱟ ᱵᱟᱦᱟ ᱠᱚ ᱟᱨ ᱠᱟᱹᱡ ᱟᱨ ᱠᱟᱹᱡ ᱯᱩᱨᱟᱹᱣ ᱧᱚᱜ ᱠᱚᱜᱼᱟ ᱚᱱᱟ ᱫᱚ ᱠᱤᱱᱛᱩ ᱫᱟᱜ ᱡᱟᱹᱲᱤ ᱛᱮ ᱚᱱᱟ ᱫᱚ ᱯᱷᱚᱥᱚᱞ ᱧᱩᱨ ᱮᱱᱟ ᱫᱟᱜ ᱡᱟᱹᱲᱤ ᱛᱮ ᱚᱱᱟ ᱠᱚᱫᱚ ᱧᱩᱨ ᱮᱱᱟ ᱟᱨ ᱧᱩᱨ ᱠᱷᱟᱹᱛᱤᱨ ᱛᱮ ᱱᱟᱥᱮᱱᱟᱜ ᱡᱟᱦᱟᱸ ᱩᱞ ᱠᱚ ᱡᱚ ᱠᱚᱜᱼᱟ ᱦᱩᱱᱟᱹᱝ ᱚᱱᱟ ᱩᱞ ᱨᱮᱦᱚᱸ ᱱᱟᱥᱮᱱᱟᱜ ᱫᱚ ᱠᱤᱱᱛᱩ ᱠᱚᱢᱚᱜ ᱜᱮᱭᱟ ᱱᱟᱦᱟᱜ ᱛᱚ ᱦᱚᱭ ᱛᱮ ᱫᱟᱜ ᱡᱟᱹᱲᱤ ᱛᱮ ᱡᱮᱛᱮ ᱜᱮ ᱦᱩᱭ ᱠᱚᱜᱼᱟ ᱦᱩᱱᱟᱹᱝ ᱱᱟᱥᱮᱱᱟᱜ ᱨᱮᱦᱚᱸ ᱚᱱᱟ ᱫᱚ ᱠᱤᱱᱛᱩ ᱠᱚᱢᱚᱜᱼᱟ ᱱᱚᱣᱟ ᱜᱮ ᱵᱞᱚᱜ ᱵᱷᱤᱰᱤᱭᱳ ᱛᱟᱞᱟᱛᱮᱧ ᱞᱟᱹᱭᱟᱵᱚᱱ ᱠᱟᱱᱟ ᱟᱨ ᱱᱚᱣᱟ ᱩᱞ ᱡᱮ ᱱᱤᱭᱟᱹ ᱥᱮᱨᱢᱟ ᱫᱚ ᱜᱚᱴᱟ ᱜᱮ ᱦᱚᱨ ᱵᱤᱨ ᱨᱮ ᱟᱨ ᱛᱟᱲᱟᱢ ᱛᱮᱢ ᱪᱟᱞᱟᱜ ᱨᱮᱦᱚᱸ ᱥᱟᱭᱠᱮᱞ ᱛᱮᱢ ᱪᱟᱞᱟᱜ ᱨᱮᱦᱚᱸ ᱢᱚᱴᱚᱨ ᱥᱟᱭᱠᱮᱞ ᱛᱮᱢ ᱪᱟᱞᱟᱜ ᱨᱮᱦᱚᱸ ᱜᱚᱴᱟ ᱜᱮ ᱠᱤᱱᱛᱩ ᱩᱞ ᱵᱟᱜᱟᱱ ᱨᱮᱫᱚ ᱩᱞ ᱟᱹᱰᱤ ᱜᱟᱱ ᱵᱟᱦᱟ ᱟᱠᱟᱱᱟ ᱱᱮᱥᱚᱜ ᱫᱚᱠᱚ ᱞᱟᱹᱭᱟ ᱟᱢᱮ ᱵᱟᱝ ᱛᱮᱛᱩᱞᱮ ᱴᱟᱝ ᱢᱟᱱᱮ ᱩᱱ ᱥᱚᱢᱚᱭ ᱫᱚ ᱩᱞ ᱡᱚᱠᱷᱚᱱ ᱟᱹᱰᱤ ᱜᱟᱱ ᱡᱚᱜᱼᱟ ᱤᱱᱟᱹ ᱥᱚᱢᱚᱭ ᱫᱚᱠᱚ ᱢᱮᱱᱟ ᱦᱟᱯᱲᱟᱢ ᱠᱚᱠᱚ ᱢᱮᱱ ᱦᱚᱴᱚ ᱟᱠᱟᱫᱟ ᱱᱤᱭᱟᱹ ᱵᱚᱪᱷᱚᱨ ᱫᱚ ᱵᱟᱱᱟᱭ ᱢᱟᱱᱮ ᱫᱟᱜ ᱡᱟᱹᱲᱤ ᱫᱚᱢᱮ ᱦᱩᱭᱩᱜᱼᱟ ᱟᱨ ᱚᱠᱟ ᱥᱮᱨᱢᱟ ᱡᱚᱡᱚ ᱡᱚᱜᱼᱟ ᱡᱟᱹᱥᱛᱤ ᱥᱮ ᱵᱟᱦᱟᱜᱼᱟ ᱤᱱᱟᱹ ᱥᱮᱨᱢᱟ ᱫᱚ ᱴᱟᱱᱮ ᱴᱟᱱᱮ ᱧᱩᱨᱟ ᱢᱟᱱᱮ ᱦᱩᱲᱩ ᱪᱟᱣᱞᱮ ᱠᱚᱛᱮ ᱟᱵᱚ ᱤᱱᱟᱹ ᱥᱚᱢᱚᱭ ᱫᱚ ᱠᱟᱹᱴᱤᱡ ᱴᱟᱱ ᱧᱩᱨᱩᱜᱼᱟ ᱪᱮᱫᱟᱜ ᱵᱟᱝᱢᱟ ᱡᱟᱹᱥᱛᱤ ᱵᱟᱝ ᱦᱩᱭᱩᱜᱼᱟ ᱱᱚᱣᱟ ᱫᱚ ᱦᱩᱭᱩᱜ ᱠᱟᱱᱟ ᱟᱵᱚᱦᱟᱣᱟ ᱨᱮᱱᱟᱜ ᱵᱮᱯᱟᱨ ᱛᱚ ᱦᱟᱯᱲᱟᱢ ᱠᱚ ᱡᱟᱦᱟᱸ ᱠᱚ ᱢᱮᱱ ᱦᱚᱴᱚ ᱟᱠᱟᱫ ᱠᱟᱱᱟ ᱚᱱᱟ ᱫᱚ ᱩᱱ ᱥᱚᱢᱚᱭ ᱞᱟᱹᱜᱤᱫ ᱥᱟᱹᱨᱤ ᱛᱟᱦᱮᱸ ᱠᱟᱱᱟ ᱠᱤᱱᱛᱩ ᱱᱮᱛᱟᱨ ᱫᱚ ᱫᱟᱜ ᱠᱚᱨᱮᱱᱟᱜ ᱱᱟᱯᱟᱭ ᱵᱮᱵᱚᱥᱛᱟ ᱢᱮᱱᱟᱜᱼᱟ ᱟᱪᱪᱷᱟ ᱚᱲᱟᱜ ᱨᱮ ᱟᱨᱚ ᱢᱤᱫᱴᱮᱱ ᱡᱤᱱᱤᱥ ᱛᱟᱦᱮᱱ ᱠᱟᱱᱟ ᱚᱱᱟ ᱦᱩᱭᱩᱜ ᱠᱟᱱᱟ ᱢᱩᱱᱜᱟᱹ ᱛᱚ ᱢᱮᱱᱟᱠᱚ ᱢᱩᱱᱜᱟᱹ ᱟᱲᱟᱜ ᱡᱩᱫᱤ ᱚᱲᱟᱜ ᱨᱮ ᱛᱟᱦᱮᱱ ᱠᱷᱟᱱ ᱟᱨ ᱜᱟᱹᱰᱭᱟᱹ ᱨᱮ ᱡᱩᱫᱤ ᱦᱟᱹᱠᱩ ᱠᱚ ᱛᱟᱦᱮᱱ ᱠᱷᱟᱱ ᱛᱟᱦᱞᱮ ᱯᱮᱲᱟ ᱫᱟᱨᱟᱢ ᱫᱚ ᱪᱮᱫ ᱦᱚᱸ ᱵᱟᱝ ᱠᱟᱱᱟ ᱚᱲᱟᱜ ᱨᱮ ᱟᱱᱟᱴ ᱜᱮ ᱵᱟᱝ ᱦᱩᱭᱩᱜᱼᱟ ᱩᱛᱩ ᱨᱮᱱᱟᱜ ᱪᱮᱫᱟᱜ ᱵᱟᱝᱢᱟ ᱱᱚᱣᱟ ᱢᱩᱱᱜᱟᱹ

ᱟᱨ ᱢᱤᱫᱴᱮᱱ ᱡᱤᱱᱤᱥ ᱡᱟᱦᱟᱸᱭ ᱞᱟᱹᱭᱟᱫ ᱵᱚᱱ ᱛᱟᱦᱮᱸᱫ ᱟᱞᱮᱭᱟᱜ ᱥᱤᱛᱩᱝ ᱫᱤᱱ ᱥᱚᱢᱚᱭ ᱛᱟᱦᱮᱸ ᱠᱟᱱᱟ ᱟᱞᱮᱭᱟᱜ ᱛᱮᱡᱽ ᱯᱟᱛᱟ ᱪᱟᱵᱟ ᱟᱠᱟᱱᱟ ᱚᱱᱟ ᱛᱮᱡᱽ ᱯᱟᱛᱟ ᱪᱟᱵᱟ ᱟᱠᱟᱱ ᱠᱷᱟᱹᱛᱤᱨ ᱛᱮ ᱟᱞᱮ ᱫᱚ ᱱᱚᱣᱟ ᱥᱤᱛᱩᱝ ᱧᱮᱞ ᱠᱟᱛᱮ ᱞᱮ ᱨᱚᱦᱚᱲᱟ ᱢᱮᱱᱛᱮ ᱪᱮᱫᱟᱜ ᱵᱟᱝᱢᱟ ᱰᱟᱹᱨ ᱛᱩᱭᱩ ᱠᱟᱛᱮ ᱚᱱᱟ ᱫᱚᱞᱮ ᱨᱚᱦᱚᱲᱟ ᱟᱨ ᱚᱱᱟ ᱰᱟᱹᱨ ᱠᱷᱚᱱ ᱜᱮ ᱥᱤᱛᱩᱝ ᱨᱮ ᱢᱤᱫ ᱦᱚᱯᱛᱟ ᱛᱟᱥᱮ ᱞᱮᱠᱷᱟᱱ ᱡᱟᱦᱟᱸ ᱥᱟᱠᱟᱢ ᱨᱚᱦᱚᱲᱚᱜᱼᱟ ᱚᱱᱟ ᱜᱮ ᱛᱮᱡᱽ ᱯᱟᱛᱟ ᱠᱟᱱᱟ ᱟᱨ ᱟᱞᱮ ᱫᱚ ᱛᱮᱡᱽ ᱯᱟᱛᱟ ᱞᱟᱹᱜᱤᱫ ᱫᱚ ᱵᱟᱦᱨᱮ ᱨᱮ ᱵᱟᱞᱮ ᱠᱤᱨᱤᱧ ᱜᱮᱭᱟ ᱟᱹᱰᱤ ᱫᱩᱠ ᱨᱮᱱᱟᱜ ᱠᱟᱛᱷᱟ ᱫᱚ ᱱᱚᱣᱟ ᱠᱟᱱᱟ ᱫᱟᱜ ᱮ ᱡᱟᱹᱲᱤ ᱠᱮᱫ ᱠᱷᱟᱹᱛᱤᱨ ᱟᱞᱮᱭᱟᱜ ᱛᱮᱡᱽ ᱯᱟᱛᱟ ᱦᱚᱸ ᱪᱟᱵᱟ ᱞᱮᱱᱟ ᱢᱮᱱᱠᱷᱟᱱ ᱱᱚᱣᱟ ᱛᱮᱡᱽ ᱯᱟᱛᱟ ᱫᱟᱜ ᱮ ᱡᱟᱹᱲᱤ ᱠᱮᱫ ᱠᱷᱟᱹᱛᱤᱨ ᱚᱱᱛᱚᱛᱚ ᱢᱤᱫ ᱦᱚᱯᱛᱟ ᱟᱞᱮ ᱫᱚᱞᱮ ᱛᱟᱭᱚᱢ ᱮᱱᱟ ᱛᱚ ᱢᱟ ᱛᱟᱦᱚᱞᱮ ᱥᱟᱱᱟᱢ ᱜᱟᱛᱮ ᱠᱚ ᱱᱩᱱ ᱜᱷᱟᱹᱲᱤᱡ ᱤᱧᱟᱹᱜ ᱵᱞᱚᱜ ᱪᱮᱱᱮᱞ ᱨᱮ ᱡᱟᱦᱟᱸ ᱠᱚᱯᱮ ᱧᱮᱞ ᱠᱮᱫᱟ ᱡᱟᱦᱟᱸᱭ ᱯᱟᱹᱦᱤᱞ ᱫᱚ ᱯᱮ ᱧᱮᱞᱮᱜᱼᱟ ᱩᱱᱠᱩ ᱫᱚ ᱤᱧᱟᱹᱜ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱵᱮᱞᱮ ᱟᱭᱠᱚᱱ ᱴᱤᱯᱟᱹ ᱛᱟᱵᱚᱱ ᱯᱮ ᱡᱟᱛᱮ ᱡᱮ ᱠᱳᱱᱳ ᱱᱟᱣᱟ ᱵᱷᱤᱰᱤᱭᱳ ᱮᱢᱚᱜ ᱥᱚᱸᱜᱮ ᱛᱮ ᱨᱮᱜᱮ ᱱᱳᱴᱤᱯᱷᱤᱠᱮᱥᱚᱱ ᱟᱯᱮ ᱥᱮᱱ ᱟᱯᱮ ᱢᱟ ᱢᱟ ᱛᱟᱦᱚᱞᱮ ᱥᱟᱱᱟᱢ ᱠᱚᱜᱮ ᱱᱟᱯᱟᱭ ᱜᱮ ᱛᱟᱦᱮᱱ ᱛᱟᱵᱚᱱ ᱯᱮ ᱡᱚᱦᱟᱨ